ᱥᱟᱱᱟᱢ ᱠᱚ ᱥᱟᱹᱜᱩᱱ ᱫᱟᱨᱟᱢ ᱤᱧ ᱜᱮ ᱥᱚᱢᱤᱨ ᱴᱩᱰᱩ ᱟᱨ ᱱᱚᱣᱟ ᱪᱮᱱᱮᱞ ᱛᱮ ᱟᱯᱮ ᱠᱚᱧ ᱥᱟᱹᱜᱩᱱ ᱫᱟᱨᱟᱢ ᱮᱫ ᱯᱮᱭᱟ ᱥᱟᱹᱜᱩᱱ ᱥᱮᱛᱟᱜ ᱵᱚᱭᱦᱟ ᱥᱮᱛᱟᱜ ᱯᱟᱠᱟ ᱯᱟᱠᱤ ᱪᱷᱚᱴᱟ ᱯᱚᱱᱨᱚ ᱢᱤᱱᱤᱴ ᱞᱮᱠᱟ ᱦᱩᱭ ᱜᱚᱫ ᱟᱠᱟᱱᱟ ᱟᱫᱚ ᱛᱮᱦᱮᱧ ᱫᱚ ᱱᱟᱦᱟᱜ ᱛᱟᱵᱚ ᱵᱟᱹᱣᱰᱤ ᱠᱟᱱᱟ ᱛᱮᱨᱚ ᱛᱟᱹᱨᱤᱠᱷ ᱵᱟᱹᱣᱰᱤ ᱨᱮᱢᱟ ᱵᱟᱲᱟᱭ ᱜᱮᱭᱟ ᱵᱚ ᱥᱮᱛᱟᱜ ᱠᱷᱚᱱ ᱦᱟᱹᱠᱩ ᱜᱚᱡ ᱛᱮᱦᱮᱧ ᱫᱚ ᱦᱟᱹᱠᱩ ᱵᱚ ᱡᱚᱢ ᱠᱚᱣᱟ ᱜᱟᱯᱟ ᱫᱚ ᱡᱤᱞ ᱵᱚ ᱡᱚᱢᱟ ᱛᱚ ᱟᱨ ᱢᱤᱫᱴᱤᱡ ᱠᱟᱛᱷᱟ ᱟᱞᱮ ᱢᱟ ᱦᱚᱞᱚᱝ ᱦᱚᱸ ᱟᱹᱣᱨᱤ ᱞᱮ ᱦᱩᱲᱩᱝᱟ ᱦᱚᱞᱟ ᱠᱷᱚᱱ ᱟᱭᱳᱭ ᱢᱮᱱᱮᱫ ᱛᱟᱦᱮᱸᱫ ᱛᱤᱥᱮᱢ ᱪᱟᱞᱟᱜᱼᱟ ᱛᱤᱱ ᱨᱮᱢ ᱪᱟᱞᱟᱜᱼᱟ ᱟᱫᱚ ᱦᱚᱞᱟ ᱨᱮᱜᱮᱧ ᱢᱮᱛᱟᱫᱮ ᱛᱟᱦᱮᱸᱫ ᱜᱟᱯᱟ ᱫᱚ ᱥᱮᱛᱟᱜ ᱨᱤᱧ ᱪᱟᱞᱟᱜᱼᱟ ᱟᱫᱚ ᱦᱚᱞᱟ ᱨᱮ ᱟᱫᱚᱣᱟ ᱪᱟᱣᱞᱮ ᱠᱚᱭ ᱞᱚᱦᱚᱫ ᱴᱷᱤᱠ ᱟᱠᱟᱫᱼᱟ ᱛᱮᱦᱮᱧ ᱮ ᱦᱟᱹᱨ ᱮᱫᱼᱟ ᱦᱟᱸᱜ ᱱᱤᱛᱚᱝ ᱱᱤᱛᱚᱝ ᱥᱟᱲᱮ ᱪᱷᱚ ᱥᱟᱛᱴᱟ ᱞᱮᱠᱟ ᱠᱷᱟᱱ ᱜᱤᱧ ᱪᱟᱞᱟᱜᱼᱟ ᱥᱮᱫᱟᱭ ᱜᱮᱥᱮ ᱟᱹᱛᱩ ᱫᱤᱥᱚᱢ ᱠᱚᱨᱮ ᱛᱟᱵᱚ ᱠᱟᱴ ᱰᱷᱤᱝᱠᱤ ᱛᱟᱦᱮᱸ ᱠᱟᱱᱟ ᱚᱱᱟ ᱠᱚᱨᱮ ᱦᱚᱞᱚᱝ ᱠᱚᱠᱚ ᱦᱩᱲᱩᱝ ᱮᱫ ᱛᱟᱦᱮᱸᱫ ᱱᱮᱛᱟᱨ ᱢᱟ ᱠᱟᱴ ᱰᱷᱤᱝᱠᱤ ᱢᱟ ᱧᱮᱞ ᱦᱚᱸ ᱵᱟᱭ ᱧᱮᱞᱚᱜᱼᱟ ᱟᱫᱚ ᱫᱤᱠᱩ ᱰᱷᱤᱝᱠᱤ ᱨᱮᱜᱮ ᱦᱟᱸᱜ ᱵᱚ ᱦᱩᱲᱩᱝᱟ ᱟᱨ ᱪᱮᱫ ᱵᱚ ᱪᱤᱠᱟᱹᱭᱟ ᱴᱷᱤᱠ ᱜᱮᱭᱟ ᱥᱮᱛᱟᱜ ᱟᱠᱟᱱᱟ ᱟᱨ ᱠᱟᱹᱴᱤᱡ ᱧᱚᱜ ᱠᱷᱟᱱ ᱦᱟᱸᱜ ᱦᱚᱞᱚᱝ ᱦᱩᱲᱩᱝ ᱵᱚ ᱪᱟᱞᱟᱜᱼᱟ ᱟᱨ ᱚᱱᱠᱟ ᱛᱮᱦᱮᱧᱟᱜ ᱯᱨᱳᱜᱨᱟᱢ ᱠᱚᱫᱚ ᱟᱨᱦᱚᱸ ᱢᱮᱱᱟᱜ ᱜᱮᱭᱟ ᱨᱟᱭᱨᱚᱝᱯᱩᱨ ᱥᱮᱫ ᱠᱚ ᱥᱮᱱᱚᱜ ᱪᱟᱞᱟᱜ ᱢᱮᱱᱟᱜᱼᱟ ᱱᱟᱦᱟᱜ ᱛᱟᱵᱚ ᱨᱟᱭᱨᱚᱝᱯᱩᱨ ᱨᱮ ᱵᱤᱴᱤ ᱛᱟᱹᱠᱤᱱ ᱢᱮᱱᱟᱜ ᱠᱤᱱᱟ ᱩᱱᱠᱤᱱ ᱦᱚᱸ ᱟᱹᱜᱩ ᱛᱮ ᱯᱟᱲᱟᱜᱼᱟ ᱟᱨᱦᱚᱸ ᱱᱚᱛᱮ ᱨᱮ ᱛᱟᱵᱚ ᱦᱩᱰᱤᱧ ᱫᱷᱟᱨᱟ ᱚᱲᱟᱜ ᱨᱮ ᱟᱹᱛᱩ ᱨᱮ ᱫᱚᱠᱟᱱ ᱠᱚ ᱢᱮᱱᱟᱜᱼᱟ ᱚᱸᱰᱮ ᱦᱚᱸ ᱠᱷᱩᱞᱟᱹᱣ ᱯᱟᱲᱟᱜᱼᱟ ᱟᱹᱰᱤ ᱦᱟᱱᱟ ᱱᱟᱣᱟ ᱠᱟᱹᱢᱤ ᱧᱮᱞ ᱟᱵᱚ ᱚᱱᱠᱟ ᱜᱮ ᱱᱟᱦᱟᱜ ᱵᱚ ᱢᱮᱠᱚᱯᱟ ᱚᱠᱛᱚ ᱠᱚ ᱛᱚ ᱵᱚᱭᱦᱟ ᱠᱚ ᱱᱤᱛᱚᱝ ᱫᱚ ᱦᱚᱞᱚᱝ ᱦᱩᱲᱩᱝ ᱢᱟ ᱚᱰᱚᱠ ᱟᱠᱟᱱᱟ ᱚᱱᱟ ᱵᱟᱭᱤᱠ ᱟᱨ ᱱᱚᱛᱮ ᱨᱮ ᱱᱟᱦᱟᱜ ᱧᱮᱞ ᱯᱮ ᱛᱟᱵᱚ ᱱᱚᱜᱼᱚᱸᱭ ᱱᱚᱛᱮ ᱨᱮ ᱟᱫᱽᱣᱟ ᱪᱟᱣᱞᱮ ᱫᱚᱵᱚ ᱵᱷᱟᱹᱨᱤ ᱟᱠᱟᱜᱼᱟ ᱟᱫᱚ ᱪᱚᱞᱚ ᱵᱚᱱ ᱪᱟᱞᱟᱜᱼᱟ ᱦᱚᱞᱚᱝ ᱦᱩᱲᱩᱝ ᱟᱨ ᱱᱚᱛᱮ ᱢᱟ ᱟᱹᱰᱤ ᱯᱚᱦᱚᱭ ᱠᱩᱲᱦᱟᱹ ᱟᱠᱟᱫᱼᱟ ᱱᱚᱜᱼᱚᱭ ᱥᱟᱛ ᱵᱟᱡᱮ ᱦᱩᱭᱩᱜ ᱠᱟᱱᱟ ᱱᱤᱛ ᱦᱚᱸ ᱥᱚᱠᱛᱚ ᱠᱩᱲᱦᱟᱹ ᱟᱠᱟᱫᱼᱟ ᱪᱟᱸᱫᱚᱭ ᱨᱟᱠᱟᱵ ᱠᱟᱱᱟ ᱱᱚᱜᱼᱚᱭ ᱧᱮᱞᱚᱜ ᱠᱟᱱᱟ ᱟᱨᱟᱜ ᱜᱮ ᱵᱟᱨᱟᱝ ᱵᱟᱨᱟᱝ ᱢᱮᱱᱠᱷᱟᱱ ᱱᱚᱛᱮ ᱫᱚ ᱵᱚᱭᱦᱟ ᱥᱚᱠᱛᱚᱭ ᱠᱩᱲᱦᱟᱹ ᱟᱠᱟᱫ ᱛᱟᱵᱚᱱᱟ ᱱᱚᱛᱮ ᱧᱮᱞ ᱯᱮ ᱥᱟᱛᱴᱟ ᱯᱟᱠᱟ ᱯᱟᱠᱤ ᱵᱟᱡᱟᱜ ᱠᱟᱱᱟ ᱱᱚᱜᱼᱚᱭ ᱜᱚᱴᱟ ᱯᱟᱹᱪᱷᱞᱟᱹ ᱫᱷᱩᱸᱛ ᱜᱮ ᱧᱮᱞᱚᱜ ᱠᱟᱱᱟ ᱟᱪᱪᱷᱟ ᱴᱷᱤᱠ ᱜᱮᱭᱟ ᱪᱚᱞᱚ ᱵᱚ ᱪᱟᱞᱟᱣ ᱞᱮᱱ ᱜᱮ ᱵᱚᱭᱦᱟ ᱠᱚ ᱱᱤᱛᱚᱝ ᱫᱚ ᱦᱚᱞᱚᱝ ᱦᱩᱲᱩᱝ ᱴᱷᱮᱱ ᱵᱚᱱ ᱥᱮᱴᱮᱨ ᱟᱠᱟᱱᱟ ᱱᱚᱰᱮ ᱵᱚᱱ ᱥᱤᱨᱤᱭᱟᱞ ᱟᱠᱟᱫᱼᱟ ᱟᱯᱮ ᱟᱹᱣᱨᱤ ᱠᱚ ᱮᱦᱚᱵᱟ ᱧᱮᱞ ᱟᱵᱚᱱ ᱦᱟᱸᱜ ᱟᱨ ᱦᱩᱲᱩᱝ ᱠᱟᱛᱮ ᱵᱚᱱ ᱪᱟᱞᱟᱜᱼᱟ ᱴᱷᱤᱠ ᱜᱮᱭᱟ ᱢᱟ ᱛᱚᱵᱮ ᱦᱚᱞᱚᱝ ᱫᱚ ᱱᱟᱦᱟᱜ ᱵᱚ ᱦᱩᱲᱩᱝ ᱦᱩᱭ ᱜᱚᱫ ᱟᱠᱟᱜᱼᱟ ᱱᱤᱛᱚᱝ ᱫᱚᱵᱚ ᱨᱩᱣᱟᱹᱲᱟ ᱱᱚᱣᱟ ᱱᱚᱰᱮ ᱛᱟᱵᱚ ᱧᱮᱞ ᱯᱮ ᱠᱚᱢ ᱫᱷᱟᱨᱟ ᱜᱮᱭᱟ ᱱᱚᱰᱮ ᱫᱚᱦᱚ ᱦᱩᱭ ᱟᱠᱟᱱᱟ ᱱᱤᱱᱟᱹᱜ ᱫᱷᱟᱨᱟ ᱜᱮᱭᱟ ᱠᱚᱢ ᱜᱮ ᱧᱮᱞᱚᱜ ᱠᱟᱱᱟ ᱥᱟᱛ ᱠᱤᱞᱳ ᱥᱟᱛ ᱠᱤᱞᱳ ᱯᱟᱸᱪᱥᱚ ᱦᱩᱭ ᱞᱮᱱᱟ ᱟᱫᱚᱣᱟᱱᱟᱜ ᱫᱚ ᱟᱫᱚ ᱞᱚᱦᱚᱫ ᱜᱮᱭᱟ ᱛᱚ ᱟᱫᱚ ᱠᱚᱢ ᱫᱷᱟᱨᱟ ᱜᱮ ᱦᱩᱭᱩᱜᱼᱟ ᱴᱷᱤᱠ ᱜᱮᱭᱟ ᱵᱚ ᱪᱟᱞᱟᱣ ᱞᱮᱱ ᱜᱮ ᱛᱟᱞᱟ ᱵᱚ ᱛᱚ ᱵᱚᱭᱦᱟ ᱠᱚ ᱱᱤᱛᱚᱝ ᱫᱚ ᱥᱮᱴᱮᱨ ᱠᱟᱱᱟ ᱵᱚ ᱨᱟᱭᱨᱚᱝᱯᱩᱨ ᱛᱮ ᱡᱟᱦᱟᱸ ᱨᱮ ᱵᱤᱴᱤ ᱛᱟᱹᱠᱤᱱ ᱢᱮᱱᱟᱜ ᱠᱤᱱᱟ ᱟᱡ ᱢᱟᱢᱚ ᱚᱲᱟᱜ ᱨᱮ

ᱴᱟᱢᱟᱠ ᱠᱚᱠᱚ ᱛᱟᱥᱮ ᱟᱠᱟᱫᱼᱟ ᱜᱟᱹᱲᱤ ᱵᱟᱠᱷᱨᱟ ᱛᱮᱦᱮᱧ ᱠᱷᱚᱱ ᱜᱮ ᱥᱟᱯᱲᱟᱣ ᱠᱚ ᱢᱮᱱᱟᱜ ᱠᱚᱣᱟ ᱠᱚᱲᱟ ᱠᱚ ᱟᱪᱪᱷᱟ ᱴᱷᱤᱠ ᱜᱮᱭᱟ ᱦᱟᱯᱮ ᱱᱤᱛᱚᱜ ᱫᱚ ᱤᱱᱠᱟᱹ ᱜᱮᱵᱚᱱ ᱜᱟᱯᱟᱞ ᱢᱟᱨᱟᱜᱼᱟ ᱪᱟᱞᱟᱣ ᱞᱮᱱ ᱜᱮᱵᱚᱱ ᱵᱚᱥ ᱥᱴᱮᱱᱰ ᱛᱮ ᱟᱨᱦᱚᱸ ᱟᱨ ᱵᱟᱨ ᱦᱚᱲ ᱡᱟᱦᱟᱸᱭ ᱵᱚᱥ ᱛᱮᱠᱤᱱ ᱦᱤᱡᱩᱜ ᱠᱟᱱᱟ ᱩᱱᱠᱤᱱ ᱦᱚᱸ ᱟᱹᱜᱩ ᱞᱮᱠᱤᱱ ᱜᱮ ᱛᱚ ᱵᱚᱥ ᱥᱴᱮᱱᱰ ᱥᱮᱴᱮᱨ ᱦᱩᱭᱱᱟ ᱱᱩᱠᱤᱱ ᱠᱤᱱ ᱟᱬᱜᱚ ᱴᱷᱤᱠ ᱞᱮᱱᱟ ᱵᱤᱴᱤ ᱛᱤᱠᱤᱱ ᱵᱚᱥ ᱛᱮ ᱟᱫᱚ ᱱᱤᱛᱚᱝ ᱞᱮ ᱨᱩᱣᱟᱹᱲᱟ ᱟᱨ ᱪᱮᱫ ᱠᱚᱵᱚ ᱤᱫᱤ ᱛᱚᱨᱟᱭᱟ ᱥᱮ ᱵᱤᱴᱤ ᱵᱤᱴᱤ ᱨᱮ ᱪᱮᱫ ᱠᱚᱵᱚ ᱤᱫᱤ ᱛᱚᱨᱟᱭᱟ ᱫᱚᱠᱟᱱ ᱠᱷᱚᱱ ᱪᱮᱫ ᱦᱚᱸ ᱵᱟᱝᱟ ᱪᱮᱫ ᱦᱚᱸ ᱵᱟᱝᱟ ᱠᱤᱱ ᱢᱮᱱᱮᱫᱼᱟ ᱴᱷᱤᱠ ᱜᱮᱭᱟ ᱚᱲᱟᱜ ᱵᱚ ᱥᱮᱱ ᱞᱮᱱ ᱜᱮ ᱴᱷᱤᱠ ᱜᱮᱭᱟ ᱫᱮᱞᱟ ᱵᱚ ᱫᱩᱲᱩᱵ ᱵᱤᱱ ᱛᱟᱵᱚᱱ ᱚᱱᱟ ᱠᱚ ᱵᱮᱜᱽ ᱠᱚ ᱵᱷᱟᱹᱨᱤ ᱢᱮ ᱦᱮᱸ ᱯᱟᱥᱴᱟ ᱨᱮ ᱱᱚᱛᱮ ᱨᱮ ᱵᱷᱟᱹᱨᱤ ᱢᱮ ᱢᱟ

ᱱᱚᱭᱛᱨᱟ ᱫᱚ ᱵᱚᱥ ᱥᱴᱮᱱᱰ ᱯᱚᱲᱤᱦᱟ ᱵᱚᱥ ᱥᱴᱮᱱᱰ ᱱᱚᱛᱮ ᱠᱚᱨᱮ ᱫᱚᱠᱟᱱ ᱠᱚ ᱢᱮᱱᱟᱜᱼᱟ ᱧᱮᱞ ᱧᱚᱜ ᱠᱟᱜ ᱢᱟ ᱱᱚᱰᱮᱞᱮ ᱟᱬᱜᱚᱱᱟ ᱯᱚᱲᱤᱦᱟ ᱟᱪᱪᱷᱟ

ᱚᱱᱟ ᱠᱷᱟᱹᱛᱤᱨ ᱟᱫᱚ ᱦᱟᱹᱠᱩ ᱠᱤᱨᱤᱧ ᱦᱩᱭᱩᱜ ᱠᱟᱱᱟ ᱱᱚᱣᱟ ᱱᱚᱛᱮ ᱨᱮ ᱦᱟᱹᱠᱩ ᱪᱮᱫ ᱮᱢ ᱪᱤᱠᱟᱭᱟ ᱦᱟᱹᱠᱩ ᱪᱩᱯᱤ ᱨᱮ ᱡᱷᱩᱱᱩᱨ ᱠᱟᱱᱟᱢ ᱮᱠᱥᱯᱨᱤᱭᱮᱱᱥ ᱦᱤᱡᱩᱜ ᱠᱟᱞ ᱥᱚᱠᱟᱞ ᱠᱮ ᱡᱟᱹᱥᱛᱤ ᱠᱟᱴᱞᱟᱝ

ᱛᱚ ᱵᱚᱭᱦᱟ ᱠᱚ ᱱᱤᱛᱚᱝ ᱫᱚ ᱤᱧ ᱫᱚ ᱫᱟᱠᱟ ᱚᱲᱟᱜ ᱨᱮ ᱢᱤᱱᱟᱹᱧᱟ ᱴᱟᱭᱤᱢ ᱯᱟᱠᱟ ᱯᱟᱠᱤ ᱧᱤᱫᱟᱹ ᱥᱟᱲᱮ ᱫᱚᱥ ᱦᱩᱭ ᱜᱚᱫᱚᱜ ᱠᱟᱱᱟ ᱛᱮᱦᱮᱧ ᱢᱟᱵᱚ ᱵᱟᱲᱟᱭ ᱜᱮᱭᱟ ᱵᱟᱹᱣᱰᱤ ᱠᱟᱱᱟ ᱮᱱᱠᱷᱟᱱ ᱫᱚᱠᱟᱱ ᱦᱚᱸ ᱱᱟᱥᱮ ᱵᱷᱤᱲ ᱵᱷᱟᱲᱠᱟ ᱛᱟᱦᱮᱸ ᱠᱟᱱᱟ ᱛᱮᱦᱮᱧ ᱫᱚ ᱡᱟᱹᱥᱛᱤ ᱠᱚ ᱠᱤᱨᱤᱧ ᱵᱟᱲᱟ ᱧᱚᱜ ᱠᱮᱜᱼᱟ ᱟᱨ ᱨᱩᱢ ᱠᱚᱦᱚᱸ ᱠᱟᱹᱴᱤᱡ ᱚᱸᱡᱽᱨᱟ ᱢᱚᱡᱽᱨᱟ ᱜᱮ ᱛᱟᱦᱮᱸ ᱠᱟᱱᱟ ᱚᱱᱟ ᱠᱚ ᱥᱟᱯᱷᱟ ᱥᱟᱹᱯᱷᱤ ᱵᱟᱲᱟ ᱛᱮᱜᱮ ᱵᱤᱞᱚᱢ ᱦᱩᱭ ᱜᱚᱫ ᱟᱠᱟᱱᱟ ᱚᱲᱟᱜ ᱦᱚᱲ ᱫᱚ ᱡᱚᱛᱚ ᱦᱚᱲ ᱫᱟᱠᱟ ᱠᱚᱠᱚ ᱡᱚᱢ ᱵᱟᱲᱟ ᱜᱚᱫ ᱠᱟᱜᱼᱟ ᱱᱤᱛᱚᱝ ᱫᱚ ᱤᱧ ᱜᱮ ᱵᱟᱹᱠᱤ ᱢᱤᱱᱟᱹᱧᱟ ᱡᱚᱢ ᱦᱩᱭᱩᱜᱼᱟ ᱟᱫᱚ ᱤᱱᱟᱹ ᱛᱟᱭᱚᱢ ᱵᱷᱤᱰᱤᱭᱳ ᱠᱚ ᱟᱯᱞᱳᱰ ᱦᱩᱭᱩᱜᱼᱟ ᱛᱮᱦᱮᱧᱟᱜ ᱢᱩᱪᱟᱹᱫ ᱵᱷᱤᱰᱤᱭᱳ ᱛᱚᱵᱮ ᱪᱚᱞᱚ ᱫᱟᱠᱟ ᱵᱚᱱ ᱡᱚᱢ ᱞᱮᱜᱮ ᱱᱚᱜᱼᱚᱭ ᱛᱚᱨᱟ ᱛᱟᱵᱚ ᱫᱟᱠᱟ ᱚᱲᱟᱜ ᱠᱤᱪᱮᱱ ᱨᱩᱢ ᱟᱨ ᱱᱚᱜᱼᱚᱭ ᱛᱚᱨᱟ ᱛᱟᱵᱚ ᱰᱟᱭᱱᱤᱝ ᱴᱮᱵᱤᱞ

ᱟᱵᱚ ᱦᱚᱸ ᱱᱚᱜᱼᱚᱭ ᱠᱳᱴ ᱠᱚ ᱱᱚᱣᱟ ᱰᱨᱮᱥ ᱠᱚ ᱟᱹᱣᱨᱤ ᱵᱚ ᱪᱮᱧᱡᱟ ᱪᱮᱧᱡᱽ ᱵᱟᱲᱟ ᱠᱟᱛᱮ ᱵᱚ ᱡᱟᱹᱯᱤᱫᱟ ᱱᱟᱜ ᱜᱩᱲᱫᱟᱹᱜ ᱟᱵᱚ ᱛᱚ ᱜᱩᱲᱫᱟᱹᱜ ᱢᱟᱲᱟᱝ ᱨᱮ ᱱᱟᱜ ᱱᱚᱣᱟ ᱵᱷᱤᱰᱤᱭᱳ ᱠᱚ ᱟᱯᱞᱳᱰ ᱦᱩᱭᱩᱜᱼᱟ ᱴᱷᱤᱠ ᱜᱮᱭᱟ ᱢᱟ ᱛᱚᱵᱮ ᱛᱮᱦᱮᱧ ᱫᱚ ᱤᱱᱠᱟᱹ ᱜᱮ ᱛᱚ ᱚᱱᱟ ᱢᱟᱲᱟᱝ ᱨᱮ ᱟᱯᱮ ᱠᱚᱧ ᱱᱮᱦᱚᱨ ᱯᱮᱭᱟ ᱡᱩᱫᱤ ᱛᱟᱵᱚ ᱵᱷᱤᱰᱤᱭᱳ ᱠᱚᱯᱮ ᱠᱩᱥᱤᱭᱟᱜ ᱠᱟᱱᱟ ᱮᱱᱠᱷᱟᱱ ᱞᱟᱭᱤᱠ ᱯᱮ ᱠᱚᱢᱮᱱᱴ ᱯᱮ ᱥᱮᱭᱟᱨ ᱯᱮ ᱟᱨ ᱡᱩᱫᱤ ᱱᱟᱣᱟ ᱜᱮ ᱵᱷᱤᱰᱤᱭᱳ ᱛᱟᱯᱮ ᱦᱮᱡ ᱟᱠᱟᱱᱟ ᱮᱱᱠᱷᱟᱱ ᱫᱚ ᱛᱟᱵᱚ ᱥᱟᱵᱥᱠᱨᱟᱭᱤᱵᱽ ᱛᱚᱨᱟ ᱠᱟᱜ ᱯᱮ ᱟᱨ ᱥᱟᱯᱳᱨᱴ ᱮᱢᱚᱜ ᱯᱮ ᱱᱚᱝᱠᱟ ᱜᱮ ᱟᱨᱦᱚᱸ ᱵᱩᱜᱤ ᱵᱩᱜᱤ ᱱᱟᱯᱟᱭ ᱱᱟᱯᱟᱭ ᱵᱷᱤᱰᱤᱭᱳ ᱠᱚᱵᱚ ᱟᱹᱜᱩᱭᱟ ᱛᱚᱵᱮ ᱴᱷᱤᱠ ᱜᱮ ᱛᱮᱦᱮᱧ ᱫᱚ ᱤᱱᱠᱟᱹ ᱜᱮ ᱢᱟ ᱛᱚᱵᱮ ᱠᱷᱟᱱ ᱥᱟᱹᱜᱩᱱ ᱧᱤᱫᱟᱹ ᱜᱩᱰ ᱱᱟᱭᱤᱴ